ᱤᱧᱟᱹᱜ ᱚᱞ ᱚᱱᱚᱬᱦᱮ ᱨᱩᱣᱟᱹᱲ ᱵᱮᱲᱟᱧ ᱨᱚᱯᱚᱲ ᱵᱤᱨ ᱦᱚᱨ ᱛᱤᱧ ᱛᱟᱲᱟᱢ ᱟᱠᱟᱫ ᱮᱠᱞᱟ ᱛᱤᱠᱤᱱ ᱤᱧ ᱜᱮ ᱥᱮᱨᱮᱧ ᱟᱠᱚ ᱜᱩᱦᱩᱲ ᱜᱩᱦᱩᱲ ᱛᱟᱦᱟᱸ ᱨᱮ ᱛᱟ ᱰᱩᱢᱩᱨ ᱩᱨᱩ ᱵᱷᱟᱶᱟᱨ ᱩᱰᱟᱹᱜ ᱟᱠᱚ ᱯᱤᱯᱤᱲᱤᱭᱟᱹᱝ ᱵᱟᱦᱟ ᱪᱮᱛᱟᱱ ᱪᱮᱛᱟᱱ ᱪᱟᱠᱷᱟ ᱪᱮᱯᱮᱡ ᱧᱮᱞᱮᱞᱩ ᱛᱮ ᱛᱮᱨᱚᱝ ᱩᱛᱤ ᱥᱩᱛᱤ ᱢᱚᱱ ᱠᱩᱥᱤ ᱡᱮᱵᱮᱫ ᱨᱮᱸᱡᱮᱫ ᱥᱤᱴᱷᱟᱹ ᱦᱮᱲᱮᱢ ᱨᱟᱥᱟ ᱩᱛᱩᱫ ᱛᱩᱢᱵᱩᱫ ᱛᱟᱱᱛᱟᱲ ᱠᱩᱡ ᱨᱟᱥᱟ ᱫᱚᱠᱚ ᱟᱸᱡᱮᱫ ᱠᱷᱮᱞ ᱠᱷᱤᱞᱰᱩ ᱯᱤᱯᱤᱲᱤᱭᱟᱹᱝ ᱮᱱᱮᱡ ᱩᱠᱩ ᱪᱩᱠᱩ ᱨᱚᱢᱚᱡᱽ ᱩᱰᱟᱹᱜ ᱟᱠᱚ ᱨᱤᱯᱤ ᱨᱤᱯᱤ ᱟᱹᱰᱤ ᱛᱟᱠᱚ ᱵᱷᱚᱲᱚᱠ ᱠᱷᱮᱞ ᱡᱚᱝ ᱟᱠᱚ ᱠᱷᱤᱞᱰᱩ ᱠᱷᱟᱢᱲᱟ ᱜᱩᱭᱩᱝ ᱜᱩᱭᱩᱝ ᱩᱭᱩᱝ ᱠᱩᱦᱩ ᱠᱩᱭᱞᱤ ᱵᱤᱨ ᱵᱚᱥᱠᱚᱛ ᱪᱮᱬᱮ ᱱᱟᱱᱟ ᱦᱩᱱᱟᱹᱨ ᱦᱚᱢᱚᱨ ᱟᱠᱚ ᱥᱮᱨᱮᱧ ᱟᱠᱚ ᱫᱟᱨᱮ ᱠᱷᱚᱱᱟᱜ ᱫᱟᱨᱮ ᱰᱟᱹᱨ ᱨᱮ ᱜᱟᱹᱭ ᱰᱟᱝᱨᱤ ᱴᱚᱴᱠᱚ ᱥᱟᱰᱮ ᱞᱟᱴᱟ ᱜᱟᱡᱟᱲ ᱵᱤᱨ ᱛᱟᱞᱟᱨᱮ ᱚᱠᱚᱭ ᱜᱩᱯᱤ ᱛᱤᱨᱭᱳᱭ ᱠᱚᱴᱟᱵ ᱟᱸᱡᱚᱢ ᱦᱤᱡᱩᱜ ᱥᱟᱺᱜᱤᱧ ᱨᱮ ᱢᱤᱫ ᱢᱚᱱᱮ ᱛᱤᱧ ᱛᱟᱲᱟᱢ ᱟᱠᱟᱫ ᱮᱠᱞᱟ ᱱᱤᱥᱩᱱ ᱵᱮᱲᱟ ᱦᱚᱨ ᱫᱷᱟᱨᱮ ᱨᱮ ᱤᱪᱟᱹᱜ ᱛᱤᱞᱟᱹᱭ ᱟᱨᱟᱜ ᱡᱮᱜᱮᱫ ᱢᱩᱨᱩᱫ ᱪᱮᱨᱮᱡ ᱠᱟᱛᱮᱧ ᱯᱟᱨᱚᱢ ᱪᱟᱞᱟᱜ ᱵᱟᱹᱧ ᱵᱟᱰᱟᱭᱟ ᱦᱚᱨ ᱫᱚ ᱛᱤᱱᱟᱹᱜ ᱥᱟᱺᱜᱤᱧ ᱦᱚᱨᱤᱧ ᱟᱫᱚᱜ ᱦᱚᱨᱤᱧ ᱯᱟᱸᱡᱟᱭ ᱛᱤᱨᱭᱳ ᱨᱟᱦᱟᱧ ᱟᱛᱮᱱ ᱥᱟᱨᱱᱟ ᱜᱟᱡᱟᱲ ᱵᱤᱨ ᱛᱟᱞᱟᱨᱮ ᱯᱟᱱᱛᱮ ᱧᱟᱢᱮᱭᱟᱹᱧ ᱪᱤᱠᱟᱹᱨᱮ ᱠᱩᱦᱩ ᱠᱩᱭᱞᱤ ᱫᱟᱨᱮ ᱡᱷᱩᱲ ᱨᱮ ᱟᱫ ᱟᱯᱟᱫ ᱠᱤᱱ ᱦᱚᱢᱚᱨ ᱢᱟᱞᱟ ᱯᱚᱛᱟᱢ ᱫᱟᱨᱮ ᱰᱟᱹᱨ ᱨᱮ ᱡᱚᱲ ᱛᱮ ᱯᱟᱱᱛᱮ ᱫᱩᱲᱩᱵ ᱠᱚᱭᱚᱜ ᱠᱚᱯᱚᱭᱚᱜ ᱪᱮᱫ ᱠᱚᱪᱚ ᱨᱚᱯᱚᱲ ᱚᱨᱟ ᱯᱟᱹᱨᱤ ᱟᱨᱠᱤᱱ ᱠᱩᱠᱩ ᱰᱩᱵᱩᱨ ᱟᱴᱮᱱ ᱵᱟᱦᱟ ᱞᱮᱣᱮᱫ ᱠᱟᱛᱮᱭ ᱥᱟᱹᱜᱩᱱ ᱫᱟᱨᱟᱢ ᱠᱤᱫᱤᱧ ᱨᱚᱠᱟ ᱯᱷᱩᱴᱟᱹᱣ ᱮᱫᱮᱞ ᱵᱟᱦᱟᱭ ᱥᱟᱹᱜᱩᱱ ᱡᱚᱦᱟᱨ ᱟᱹᱫᱤᱧ ᱞᱟᱸᱫᱟ ᱠᱟᱛᱮᱧ ᱛᱮᱞᱟᱭ ᱨᱩᱣᱟᱹᱲ ᱵᱮᱲᱟᱧ ᱨᱚᱯᱚᱲ ᱧᱟᱯᱟᱢ ᱠᱟᱛᱮ ᱨᱩᱣᱟᱹᱲ ᱨᱮᱫᱚ ᱡᱷᱚᱛᱚ ᱠᱟᱛᱷᱟᱧ ᱞᱟᱹᱭᱟ ᱵᱟᱝᱜᱮ ᱵᱟᱝᱟ ᱢᱚᱱᱮ ᱟᱞᱚᱢ ᱢᱚᱠᱚᱧ ᱵᱮᱲᱟᱭ ᱠᱚᱪᱮᱜ ᱠᱟᱱ ᱫᱚ ᱥᱟᱱᱛᱟᱲᱤ ᱵᱷᱟᱥᱟᱭ ᱡᱮᱴᱟ